ᱥᱟᱱᱟᱢ ᱠᱚᱜᱮ ᱡᱚᱦᱟᱨ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱟᱵᱚᱨᱤᱱ ᱱᱟᱦᱟᱜ ᱡᱩᱜᱽ ᱨᱤᱱ ᱥᱮᱪᱮᱫ ᱠᱩᱲᱤ ᱠᱚᱲᱟ ᱯᱟᱹᱴᱷᱩᱣᱟᱹ ᱜᱤᱫᱽᱨᱟᱹ ᱠᱚ ᱟᱵᱚ ᱛᱟᱞᱟᱨᱮ ᱛᱮᱦᱮᱧ ᱥᱮᱪᱮᱫ ᱥᱤᱠᱷᱱᱟᱹᱛ ᱠᱟᱛᱮ ᱨᱮᱦᱚᱸ ᱟᱠᱚᱣᱟᱜ ᱵᱮᱵᱟᱹᱲᱤᱡ ᱠᱟᱹᱢᱤ ᱟᱵᱚ ᱵᱟᱵᱚ ᱵᱟᱵᱚ ᱠᱩᱥᱤᱭᱟᱜ ᱠᱟᱱᱟ ᱪᱤᱠᱟᱹᱛᱮ ᱱᱟᱦᱟᱜ ᱡᱩᱜᱽ ᱨᱤᱱ ᱠᱚᱲᱟ ᱠᱩᱲᱤ ᱯᱟᱹᱴᱷᱩᱣᱟᱹ ᱜᱤᱫᱽᱨᱟᱹ ᱟᱜᱟᱢ ᱫᱤᱱ ᱨᱤᱱ ᱟᱠᱚ ᱟᱵᱚ ᱞᱟᱹᱜᱤᱫ ᱵᱷᱚᱵᱤᱥᱥᱚᱛ ᱠᱚ ᱵᱮᱱᱟᱣᱟ ᱚᱱᱟ ᱤᱫᱤ ᱠᱟᱛᱮ ᱜᱮ ᱛᱮᱦᱮᱧ ᱟᱵᱚ ᱥᱟᱢᱟᱝ ᱨᱮ ᱱᱚᱝᱠᱟ ᱵᱮᱵᱟᱹᱲᱤᱡ ᱠᱟᱨᱥᱟᱛᱤ ᱠᱚ ᱠᱟᱹᱢᱤᱭᱟ ᱚᱱᱟ ᱤᱫᱤ ᱠᱟᱛᱮ ᱟᱵᱚᱣᱟᱜ ᱢᱚᱱ ᱟᱹᱰᱤ ᱡᱳᱨ ᱟᱹᱲᱤᱥ ᱜᱮ ᱛᱟᱦᱮᱱ ᱠᱟᱱᱟ ᱚᱱᱟ ᱫᱚ ᱢᱮᱱ ᱠᱟᱛᱷᱟ ᱦᱩᱭᱮᱱᱟ ᱥᱚᱢᱟᱡᱽ ᱤᱫᱤ ᱠᱟᱛᱮ ᱡᱩᱜᱽ ᱫᱚ ᱵᱚᱫᱚᱞᱚᱜ ᱠᱟᱱᱟ ᱡᱩᱜᱽ ᱫᱚ ᱵᱟᱭ ᱵᱚᱫᱚᱞᱚᱜ ᱠᱟᱱᱟ ᱟᱵᱚ ᱜᱮ ᱱᱤᱡᱮ ᱵᱚᱱ ᱵᱚᱫᱚᱞᱚᱜ ᱠᱟᱱᱟ ᱛᱚᱵᱮ ᱱᱚᱣᱟ ᱠᱚ ᱤᱫᱤ ᱠᱟᱛᱮ ᱟᱵᱚᱨᱮᱱ ᱡᱩᱵᱚ ᱥᱚᱢᱟᱡᱽ ᱟᱵᱚᱨᱮᱱ ᱯᱟᱹᱴᱷᱩᱣᱟᱹ ᱠᱚᱲᱟ ᱠᱩᱲᱤ ᱜᱤᱫᱽᱨᱟᱹ ᱠᱚ ᱟᱭᱳ ᱵᱟᱵᱟᱣᱟᱜ ᱠᱟᱛᱷᱟ ᱠᱚ ᱵᱟᱝ ᱠᱷᱟᱹᱛᱤᱨ ᱠᱟᱛᱮ ᱟᱹᱰᱤᱜᱟᱱ ᱟᱭᱢᱟ ᱞᱮᱠᱟᱱ ᱵᱮᱵᱟᱹᱲᱤᱡ ᱠᱟᱹᱢᱤ ᱠᱚ ᱠᱟᱹᱢᱤ ᱠᱟᱱ ᱠᱚ ᱠᱷᱟᱹᱛᱤᱨ ᱛᱮᱦᱮᱱ ᱟᱵᱚᱣᱟᱜ ᱥᱟᱶᱛᱟ ᱥᱚᱢᱟᱡᱽ ᱰᱟᱢᱟᱰᱳᱞᱚᱜ ᱠᱟᱱᱟ ᱵᱮᱵᱟᱹᱲᱤᱡ ᱠᱟᱹᱢᱤ ᱠᱷᱟᱹᱛᱤᱨ ᱟᱵᱚ ᱛᱮᱦᱮᱧ ᱴᱷᱤᱠ ᱞᱚᱠᱠᱷᱚ ᱥᱛᱚᱨ ᱨᱮᱦᱚᱸ ᱵᱟᱵᱚ ᱥᱮᱴᱮᱨ ᱫᱟᱲᱮᱭᱟᱜ ᱠᱟᱱᱟ ᱛᱚᱵᱮ ᱚᱱᱟ ᱠᱚ ᱤᱫᱤ ᱠᱟᱛᱮᱫ ᱱᱚᱜᱼᱚ ᱱᱚᱝᱠᱟ ᱜᱟᱞᱢᱟᱨᱟᱣ ᱫᱚ ᱦᱩᱭᱩᱜᱼᱟ ᱱᱤᱡᱮ ᱤᱪᱪᱷᱟ ᱚᱱᱩᱥᱟᱨᱮ ᱠᱟᱹᱢᱤᱭᱟᱵᱚ ᱟᱨ ᱟᱵᱚ ᱟᱭᱳ ᱵᱟᱵᱟᱣᱟᱜ ᱠᱟᱛᱷᱟ ᱠᱚ ᱵᱟᱵᱚ ᱠᱷᱟᱹᱛᱤᱨᱟᱜᱼᱟ ᱢᱳᱵᱟᱭᱤᱞ ᱜᱮᱢ ᱠᱚᱵᱚ ᱮᱱᱮᱡᱼᱟ ᱵᱤᱵᱷᱤᱱᱱᱚ ᱵᱮᱵᱟᱹᱲᱤᱡ ᱠᱟᱹᱢᱤ ᱨᱮ ᱟᱵᱚ ᱡᱩᱫᱤ ᱞᱤᱯᱛᱚ ᱵᱚ ᱛᱟᱦᱮᱱᱟ ᱮᱱᱠᱷᱟᱱ ᱱᱤᱦᱟᱹᱛᱤ ᱚᱱᱟ ᱟᱵᱚᱣᱟᱜ ᱠᱟᱹᱢᱤ ᱡᱟᱦᱟᱸ ᱵᱚ ᱪᱟᱦᱟᱣᱟ ᱚᱱᱟ ᱫᱚ ᱵᱟᱭ ᱯᱩᱨᱟᱹᱜᱼᱟ ᱪᱤᱠᱟᱹᱛᱮ ᱪᱟᱦᱟᱣ ᱞᱮᱠᱷᱟᱱ ᱢᱟ ᱪᱮᱫ ᱦᱚᱸ ᱵᱟᱭ ᱦᱩᱭᱩᱜᱼᱟ ᱪᱟᱦᱟᱣ ᱠᱟᱛᱮ ᱠᱟᱹᱢᱤ ᱜᱮ ᱢᱟᱨᱟᱝ ᱡᱤᱱᱤᱥ ᱚᱱᱟᱛᱮ ᱟᱵᱚ ᱨᱮᱱ ᱡᱩᱵᱚ ᱥᱚᱢᱟᱡᱽ ᱛᱮᱦᱮᱧ ᱥᱚᱪᱮᱛᱚᱱᱚᱜ ᱫᱚᱨᱠᱟᱨᱚᱜ ᱠᱟᱱᱟ ᱟᱵᱚ ᱨᱮᱱ ᱡᱩᱵᱚ ᱥᱚᱢᱟᱡᱽ ᱵᱟᱠᱚ ᱥᱚᱪᱮᱛᱚᱱ ᱞᱮᱱᱠᱷᱟᱱ ᱟᱵᱚᱣᱟᱜ ᱥᱚᱢᱟᱡᱽ ᱟᱨ ᱢᱤᱫ ᱫᱤᱱ ᱞᱟᱛᱟᱨ ᱥᱮᱫ ᱞᱟᱛᱟᱨ ᱜᱮ ᱥᱮᱱᱚᱜᱼᱟ ᱪᱮᱛᱟᱱ ᱥᱮᱫ ᱫᱚ ᱵᱟᱭ ᱥᱮᱱᱚᱜᱼᱟ ᱚᱱᱟᱛᱮ ᱡᱚᱛᱚ ᱟᱵᱚ ᱨᱮᱱ ᱯᱟᱹᱴᱷᱩᱣᱟᱹ ᱠᱚᱲᱟ ᱠᱩᱲᱤ ᱠᱚ ᱱᱮᱦᱚᱨ ᱟᱵᱚ ᱡᱚᱛᱚ ᱠᱟᱛᱷᱟ ᱵᱚᱱ ᱟᱸᱡᱚᱢ ᱢᱟ ᱟᱵᱚᱣᱟᱜ ᱵᱮᱵᱟᱹᱲᱤᱡ ᱠᱟᱹᱢᱤ ᱟᱞᱚ ᱵᱚᱱ ᱠᱟᱹᱢᱤ ᱢᱟ ᱮᱱᱠᱷᱟᱱ ᱟᱵᱚ ᱛᱟᱞᱟᱨᱮ ᱟᱵᱚᱣᱟᱜ ᱯᱚᱨᱤᱵᱟᱨ ᱟᱵᱚ ᱨᱮᱱ ᱟᱭᱳᱼᱵᱟᱵᱟ ᱟᱵᱚ ᱢᱟᱹᱱ ᱫᱚᱦᱚ ᱠᱟᱛᱮᱫ ᱡᱩᱫᱤ ᱵᱚᱱ ᱠᱟᱹᱢᱤᱭᱟ ᱮᱱᱠᱷᱟᱱ ᱡᱚᱛᱚᱣᱟᱜ ᱜᱮ ᱟᱵᱚᱣᱟᱜ ᱠᱟᱹᱢᱤ ᱪᱮᱛᱟᱱ ᱨᱮ ᱵᱮᱥ ᱦᱩᱭᱩᱜᱼᱟ ᱟᱨ ᱟᱵᱚᱣᱟᱜ ᱵᱷᱚᱵᱤᱥᱥᱚᱛ ᱦᱚᱸ ᱵᱮᱥ ᱵᱚᱱ ᱵᱮᱱᱟᱣ ᱫᱟᱲᱮᱭᱟᱜᱼᱟ ᱱᱚᱣᱟ ᱠᱚ ᱤᱫᱤ ᱠᱟᱛᱮᱫ ᱛᱮᱦᱮᱧ ᱨᱮᱱ ᱟᱵᱚ ᱨᱮᱱ ᱯᱟᱹᱴᱷᱩᱣᱟᱹ ᱠᱚᱲᱟᱼᱠᱩᱲᱤ ᱠᱚ ᱩᱭᱦᱟᱹᱨ ᱨᱮᱭᱟᱜ ᱫᱚᱨᱠᱟᱨᱚᱜ ᱠᱟᱱᱟ ᱟᱵᱚ ᱪᱮᱫ ᱵᱚ ᱠᱟᱹᱢᱤ ᱞᱮᱠᱷᱟᱱ ᱵᱮᱥ ᱪᱮᱫ ᱵᱚ ᱵᱟᱵᱚ ᱠᱟᱹᱢᱤ ᱞᱮᱠᱷᱟᱱ ᱵᱮᱥ ᱚᱱᱟ ᱠᱚ ᱜᱟᱹᱦᱤᱨ ᱥᱟᱺᱦᱤᱡ ᱵᱚ ᱩᱭᱦᱟᱹᱨ ᱢᱟ ᱜᱟᱹᱦᱤᱨ ᱥᱟᱺᱦᱤᱡ ᱩᱭᱦᱟᱹᱨ ᱞᱮᱠᱷᱟᱱ ᱟᱵᱚᱣᱟᱜ ᱜᱮ ᱵᱮᱥ ᱦᱩᱭᱩᱜᱼᱟ ᱟᱭᱳ ᱵᱟᱵᱟ ᱟᱜ ᱵᱮᱥ ᱦᱩᱭᱩᱜᱼᱟ ᱡᱚᱛᱚ ᱦᱚᱲᱟᱜ ᱵᱮᱥ ᱦᱩᱭᱩᱜᱼᱟ ᱡᱩᱫᱤ ᱟᱵᱚᱣᱟᱜ ᱵᱮᱥ ᱦᱩᱭᱱᱟ ᱮᱱᱠᱷᱟᱱ ᱵᱷᱚᱵᱤᱥᱥᱚᱛ ᱦᱚᱸ ᱟᱵᱚᱣᱟᱜ ᱥᱚᱢᱟᱡᱽ ᱦᱚᱸ ᱵᱮᱥ ᱵᱮᱥ ᱛᱮᱜᱮ ᱥᱮᱱᱚᱜᱼᱟ ᱚᱱᱟ ᱵᱷᱟᱹᱵᱤ ᱠᱟᱛᱮᱫ ᱛᱮᱦᱮᱧ ᱨᱤᱱ ᱯᱟᱹᱴᱷᱩᱣᱟᱹ ᱠᱚᱲᱟ ᱠᱩᱲᱤ ᱠᱚ ᱡᱩᱣᱟᱹᱱ ᱠᱚᱲᱟ ᱠᱩᱲᱤ ᱠᱚ ᱱᱤᱦᱟᱹᱛᱤ ᱵᱚ ᱩᱭᱦᱟᱹᱨ ᱢᱟ ᱵᱮᱵᱟᱹᱲᱤᱡ ᱵᱟᱝ ᱵᱚ ᱠᱟᱹᱢᱤ ᱠᱟᱛᱮ ᱟᱵᱚᱣᱟᱜ ᱠᱟᱹᱢᱤ ᱵᱚ ᱠᱟᱹᱢᱤ ᱢᱟ ᱵᱮᱥ ᱠᱟᱹᱢᱤ ᱵᱚ ᱠᱟᱹᱢᱤ ᱢᱟ ᱱᱤᱦᱟᱹᱛᱤ ᱟᱵᱚ ᱵᱮᱥ ᱰᱟᱦᱟᱨ ᱛᱮᱵᱚ ᱛᱟᱲᱟᱢ ᱫᱟᱲᱮᱭᱟᱜᱼᱟ ᱢᱟ ᱛᱚᱵᱮ ᱛᱮᱦᱮᱧ ᱫᱚ ᱤᱱᱟᱹᱜ ᱜᱮ ᱟᱹᱞᱤᱧᱟᱜ ᱥᱮᱪᱮᱫ ᱟᱠᱷᱲᱟ ᱪᱮᱱᱮᱞ ᱢᱟᱫᱽᱫᱷᱚᱢ ᱛᱮ ᱱᱚᱣᱟ ᱥᱤᱠᱷᱱᱟᱹᱛ ᱠᱚ ᱪᱮᱫ ᱞᱮᱠᱟ ᱟᱯᱮᱭᱟᱜ ᱵᱤᱪᱟᱹᱨ ᱚᱱᱟ ᱠᱚ ᱞᱟᱭᱤᱠ ᱥᱟᱵᱥᱠᱨᱟᱭᱤᱵᱽ ᱠᱚᱢᱮᱱᱴ ᱢᱟᱫᱽᱫᱷᱚᱢ ᱛᱮ ᱞᱟᱹᱭᱟᱞᱤᱧ ᱯᱮ ᱢᱟ ᱛᱚᱵᱮ ᱛᱮᱦᱮᱧ ᱫᱚ ᱤᱱᱟᱹᱜ ᱜᱮ ᱡᱚᱦᱟᱨ